ᱛᱚᱵᱮ ᱛᱟᱦᱚᱞᱮ ᱛᱚ ᱥᱟᱸᱜᱟᱛ ᱠᱩᱲᱤ ᱜᱮᱵᱮᱱ ᱦᱩᱭᱩᱜᱼᱟ ᱥᱟᱹᱨᱤ ᱜᱮ ᱥᱟᱹᱨᱤᱛᱟ ᱵᱤᱡᱚᱲ ᱢᱚᱱᱮ ᱡᱳᱲ ᱟᱞᱟᱝ ᱵᱮᱱᱟᱣ ᱞᱟᱝ ᱠᱩᱠᱢᱩ ᱨᱮᱱᱟᱝ ᱠᱩᱢᱵᱟᱹ ᱡᱚᱦᱟᱨ ᱜᱮ ᱜᱟᱛᱮ ᱠᱚ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱛᱚᱵᱮ ᱜᱟᱛᱮ ᱠᱚ ᱛᱤᱦᱤᱧ ᱫᱚ ᱢᱤᱫᱴᱮᱱ ᱱᱟᱣᱟᱱᱟᱜ ᱟᱯᱰᱮᱴ ᱵᱷᱤᱰᱤᱭᱳᱧ ᱟᱹᱜᱩ ᱟᱠᱟᱫ ᱛᱟᱵᱚᱱᱟ ᱟᱨ ᱚᱱᱟ ᱫᱚ ᱠᱟᱱ ᱛᱟᱵᱚᱱᱟ ᱥᱟᱱᱛᱟᱞᱤ ᱯᱷᱤᱞᱢ ᱛᱚᱵᱮ ᱚᱱᱟ ᱯᱷᱤᱞᱢ ᱨᱮᱭᱟᱜ ᱧᱩᱛᱩᱢ ᱫᱚ ᱠᱟᱱ ᱛᱟᱵᱚᱱᱟ ᱥᱚᱨᱚᱥ ᱫᱚ ᱚᱠᱚᱭ ᱛᱤᱧ ᱟᱨ ᱚᱱᱟ ᱨᱮᱱ ᱰᱟᱭᱨᱮᱠᱴᱚᱨ ᱫᱚ ᱠᱟᱱᱟᱭ ᱥᱚᱱᱛᱳᱥ ᱴᱩᱰᱩ ᱟᱨ ᱯᱨᱚᱰᱭᱩᱥᱟᱨ ᱦᱚᱸ ᱠᱟᱱ ᱛᱟᱵᱚᱱᱟ ᱥᱚᱱᱛᱳᱥ ᱴᱩᱰᱩ ᱛᱚᱵᱮ ᱱᱚᱣᱟ ᱯᱷᱤᱞᱢ ᱫᱚ ᱨᱤᱞᱤᱡᱚᱜ ᱠᱟᱱ ᱛᱟᱵᱚᱱᱟ ᱥᱳᱞᱞᱳ ᱯᱷᱮᱵᱽᱨᱩᱣᱟᱨᱤ ᱫᱩ ᱦᱟᱡᱟᱨ ᱪᱚᱵᱽᱵᱤᱥ ᱡᱟᱢᱛᱟᱲᱟ ᱢᱤᱱᱤ ᱥᱟᱨᱳᱡᱽ ᱨᱮ ᱱᱚᱣᱟ ᱯᱷᱤᱞᱢ ᱫᱚ ᱨᱤᱞᱤᱡᱚᱜ ᱠᱟᱱ ᱛᱟᱵᱚᱱᱟ ᱥᱳᱞᱞᱳ ᱯᱷᱮᱵᱽᱨᱩᱣᱟᱨᱤ ᱫᱩ ᱦᱟᱡᱟᱨ ᱪᱚᱵᱽᱵᱤᱥ ᱡᱟᱢᱛᱟᱲᱟ ᱢᱤᱱᱤ ᱥᱟᱨᱳᱡᱽ ᱨᱮ ᱟᱨ ᱯᱮᱦᱞᱟ ᱥᱳ ᱜᱭᱟᱨᱟ ᱠᱷᱚᱡ ᱫᱳ ᱟᱨ ᱫᱳ ᱠᱷᱚᱡ ᱯᱟᱸᱪ ᱟᱫᱚ ᱢᱟ ᱱᱚᱣᱟ ᱯᱷᱤᱞᱢ ᱧᱮᱞ ᱞᱟᱹᱜᱤᱫ ᱡᱚᱛᱚ ᱦᱚᱲ ᱦᱤᱡᱩᱜ ᱛᱟᱵᱚᱱ ᱟᱫᱚ ᱛᱚᱵᱮ ᱫᱮᱞᱟ ᱱᱚᱣᱟ ᱥᱟᱱᱛᱷᱟᱞᱤ ᱯᱷᱤᱞᱢ ᱨᱮᱭᱟᱜ ᱢᱤᱫ ᱡᱷᱟᱞᱟᱠ ᱵᱚᱱ ᱧᱮᱞ ᱠᱟᱜ ᱜᱮ ᱟᱨ ᱟᱢ ᱡᱟᱦᱟᱸᱭ ᱠᱚᱲᱟ ᱥᱟᱶᱛᱮ ᱥᱤᱵᱤᱞ ᱥᱟᱹᱜᱟᱹᱭᱮᱢ ᱡᱚᱲᱟᱣ ᱠᱮᱫᱟ ᱩᱱᱤ ᱫᱚᱧ ᱜᱚᱡ ᱩᱛᱟᱹᱨᱮᱭᱟ ᱪᱮᱫ ᱮᱢ ᱢᱮᱱ ᱠᱮᱫᱟ ᱚᱠᱚᱭ ᱫᱚᱦᱚᱭᱧᱟ ᱭᱟ ᱦᱚᱲ ᱥᱟᱢᱟᱝ ᱠᱚᱨᱮ ᱫᱚ ᱵᱟᱢ ᱞᱟᱡᱟ ᱯᱟᱲᱟ ᱦᱚᱪᱚᱧᱟ ᱥᱮ ᱪᱮᱫ ᱚᱠᱚᱭ ᱠᱟᱱᱟ ᱵᱮᱱ ᱦᱳ

ᱩᱱᱤ ᱫᱚ ᱪᱮᱫ ᱯᱨᱟᱭᱤᱢ ᱢᱤᱱᱤᱥᱴᱟᱨ ᱠᱟᱱᱟ ᱥᱮ ᱪᱮᱫ ᱱᱤᱛᱤᱧ ᱵᱩᱡᱷᱟᱹᱣ ᱠᱮᱜᱼᱟ ᱦᱮᱢᱟ ᱫᱩᱞᱟᱹᱲ ᱫᱚ ᱪᱮᱫ ᱞᱮᱠᱟᱱᱟ ᱚᱠᱚᱭ ᱫᱚ ᱡᱚᱢ ᱠᱚ ᱮᱢᱟ ᱞᱮᱭᱟ ᱚᱠᱚᱭ ᱫᱚ ᱵᱮᱱᱟ ᱥᱩᱛᱤᱨ ᱵᱴᱤᱝᱟ ᱟᱭᱳ ᱵᱟᱵᱟ ᱠᱤᱱ ᱵᱚᱸᱜᱟ ᱛᱟᱞᱟᱭᱮᱱ ᱛᱟᱭᱚᱢ ᱦᱚᱲ ᱨᱮᱱ ᱢᱤᱦᱩ ᱢᱮᱨᱚᱢ ᱜᱩᱯᱤ ᱠᱟᱛᱮ ᱟᱢᱤ ᱦᱟᱨᱟ ᱢᱟᱨᱟᱝ ᱠᱟᱜ ᱢᱮᱭᱟ ᱮᱠᱫᱚᱢ ᱵᱟᱭ ᱵᱩᱡᱷᱟᱹᱣ ᱫᱟᱭ ᱵᱟᱵᱟᱨᱮ ᱮᱢᱚᱜ ᱛᱮᱜᱮ ᱢᱮᱱᱟᱭᱟ

ᱛᱚᱵᱮ ᱜᱟᱛᱮ ᱠᱚ ᱱᱚᱣᱟ ᱯᱷᱤᱞᱢ ᱨᱮᱭᱟᱜ ᱧᱩᱛᱩᱢ ᱢᱟᱵᱚᱱ ᱟᱸᱡᱚᱢ ᱠᱮᱫ ᱥᱚᱨᱚᱥ ᱫᱚ ᱚᱠᱚᱭ ᱛᱤᱧ ᱥᱟᱹᱨᱤᱜᱮ ᱱᱚᱣᱟ ᱯᱷᱤᱞᱢ ᱨᱮᱭᱟᱜ ᱧᱩᱛᱩᱢ ᱫᱚ ᱥᱚᱨᱚᱥ ᱫᱚ ᱚᱠᱚᱭ ᱛᱤᱧ ᱟᱹᱰᱤ ᱛᱮ ᱟᱹᱰᱤ ᱢᱚᱡᱽ ᱯᱷᱤᱞᱢ ᱠᱟᱱᱟ ᱟᱨ ᱡᱚᱛᱚ ᱦᱚᱲ ᱵᱚᱱ ᱱᱚᱣᱟ ᱯᱷᱤᱞᱢ ᱵᱚᱱ ᱧᱮᱞ ᱫᱟᱲᱮᱭᱟᱜᱼᱟ ᱮᱱᱛᱮ ᱱᱚᱣᱟ ᱤᱭᱟᱹᱛᱮᱧ ᱞᱟᱹᱭ ᱫᱟᱲᱮᱭᱟᱵᱚᱱ ᱠᱟᱱᱟ ᱱᱚᱣᱟ ᱯᱷᱤᱞᱢ ᱥᱩᱴᱤᱝ ᱡᱚᱠᱷᱮᱡ ᱦᱚᱧ ᱛᱟᱦᱮᱸ ᱠᱟᱱᱟ ᱟᱨ ᱱᱚᱣᱟ ᱯᱷᱤᱞᱢ ᱨᱮ ᱤᱧ ᱦᱚᱸ ᱢᱤᱫᱴᱮᱡ ᱠᱟᱹᱴᱤᱡ ᱢᱟᱪᱷᱟ ᱨᱳᱞ ᱠᱚ ᱮᱢ ᱠᱟᱣᱫᱤᱧᱟ ᱟᱨ ᱤᱧ ᱦᱚᱸ ᱚᱱᱟ ᱯᱷᱤᱞᱢ ᱨᱮᱧ ᱨᱳᱞ ᱟᱠᱟᱫ ᱛᱟᱵᱚᱱᱟ ᱚᱱᱟᱛᱮᱧ ᱞᱟᱹᱭ ᱫᱟᱲᱮᱭᱟᱵᱚᱱ ᱠᱟᱱᱟ ᱟᱹᱰᱤ ᱛᱮ ᱟᱹᱰᱤ ᱢᱚᱡᱽ ᱯᱷᱤᱞᱢ ᱠᱟᱱᱟ ᱟᱨ ᱚᱱᱟ ᱯᱷᱤᱞᱢ ᱧᱮᱞ ᱛᱮ ᱡᱚᱛᱚ ᱦᱚᱲ ᱵᱚᱱ ᱤᱱᱡᱚᱭ ᱫᱟᱲᱮᱭᱟᱜᱼᱟ ᱟᱨ ᱮᱠᱟᱞ ᱚᱱᱟ ᱯᱷᱤᱞᱢ ᱨᱮ ᱮᱠᱫᱚᱢ ᱢᱟᱨ ᱫᱷᱟᱲ ᱦᱚᱸ ᱢᱮᱱᱟᱜ ᱛᱟᱵᱚᱱᱟ ᱤᱢᱳᱥᱚᱱᱟᱞ ᱦᱚᱸ ᱢᱮᱱᱟᱜ ᱛᱟᱵᱚᱱᱟ ᱱᱟᱪ ᱜᱟᱱ ᱦᱚᱸ ᱢᱮᱱᱟᱜ ᱛᱟᱵᱚᱱᱟ ᱟᱨ ᱞᱟᱵᱷ ᱥᱴᱳᱨᱤ ᱦᱚᱸ ᱢᱮᱱᱟᱜᱼᱟ ᱡᱚᱛᱚᱣᱟᱜ ᱜᱮ ᱢᱮᱱᱟᱜᱼᱟ ᱚᱱᱟ ᱯᱷᱤᱞᱢ ᱨᱮ ᱥᱟᱱᱟᱢᱟᱜ ᱟᱫᱚ ᱚᱱᱟᱛᱮ ᱟᱹᱰᱤ ᱛᱮ ᱟᱹᱰᱤ ᱢᱚᱡᱽ ᱜᱮᱭᱟ ᱟᱹᱰᱤ ᱢᱚᱡᱽ ᱯᱷᱤᱞᱢ ᱠᱟᱱᱟ ᱟᱨ ᱟᱹᱰᱤ ᱢᱚᱡᱽ ᱵᱚᱱ ᱤᱱᱡᱚᱭ ᱫᱟᱲᱮᱭᱟᱜᱼᱟ ᱚᱱᱟ ᱯᱷᱤᱞᱢ ᱧᱮᱞᱛᱮ ᱟᱨ ᱤᱱᱟᱹ ᱠᱟᱛᱮ ᱚᱱᱟᱨᱮ ᱧᱮᱞ ᱛᱮᱦᱚᱸ ᱟᱭᱢᱟ ᱡᱤᱱᱤᱥ ᱚᱱᱠᱟᱱᱟᱜ ᱦᱚᱸ ᱢᱮᱱᱟᱜᱼᱟ ᱚᱱᱟ ᱯᱷᱤᱞᱢ ᱨᱮ ᱡᱮ ᱡᱮᱢᱚᱱ ᱚᱱᱟ ᱧᱮᱞᱛᱮ ᱥᱤᱠᱷᱟᱹᱣᱱᱟ ᱢᱚᱛᱞᱚᱵ ᱢᱤᱫᱴᱮᱡ ᱥᱤᱠᱷ ᱦᱚᱸ ᱵᱚᱱ ᱧᱟᱢ ᱫᱟᱲᱮᱭᱟᱜᱼᱟ ᱟᱫᱚ ᱚᱱᱟᱛᱮᱧ ᱢᱮᱱᱮᱫ ᱠᱟᱱᱟ ᱚᱱᱟ ᱯᱷᱤᱞᱢ ᱧᱮᱞ ᱫᱚ ᱦᱤᱡᱩᱜ ᱛᱟᱵᱚᱱ ᱯᱮ ᱟᱨ ᱱᱚᱣᱟ ᱧᱮᱞᱛᱮ ᱟᱯᱮ ᱤᱱᱡᱚᱭ ᱯᱮ ᱟᱨ ᱡᱟᱢᱛᱟᱲᱟ ᱥᱳᱞᱞᱳ ᱯᱷᱟᱨ ᱱᱚᱣᱟ ᱫᱚ ᱥᱳᱞᱞᱳ ᱯᱷᱮᱵᱽᱨᱩᱣᱟᱨᱤ ᱫᱩ ᱦᱟᱡᱟᱨ ᱪᱚᱵᱵᱤᱥ ᱦᱤᱞᱳᱜ ᱡᱟᱢᱛᱟᱲᱟ ᱢᱤᱱᱤ ᱥᱟᱨᱳᱡᱽ ᱨᱮ ᱨᱤᱞᱤᱡᱚᱜ ᱠᱟᱱᱟ ᱩᱱ ᱦᱤᱞᱳᱜ ᱯᱮᱦᱞᱟ ᱫᱤᱱ ᱜᱭᱟᱨᱟ ᱠᱷᱚᱡ ᱫᱚ ᱫᱚ ᱠᱷᱚᱡ ᱯᱟᱸᱪ ᱛᱚ ᱱᱚᱣᱟ ᱯᱷᱤᱞᱢ ᱧᱮᱞ ᱞᱟᱹᱜᱤᱫ ᱦᱤᱡᱩᱜ ᱛᱟᱵᱚᱱ ᱯᱮ ᱥᱟᱹᱨᱤᱜᱮ ᱱᱚᱣᱟ ᱯᱷᱤᱞᱢ ᱧᱮᱞ ᱛᱮ ᱥᱟᱱᱟᱢ ᱦᱚᱲ ᱟᱹᱰᱤ ᱛᱮ ᱟᱹᱰᱤ ᱛᱮ ᱢᱚᱡᱽ ᱤᱱᱡᱚᱭ ᱛᱟᱵᱚᱱ ᱯᱮ ᱟᱨ ᱱᱤᱛᱚᱜ ᱟᱵᱚᱣᱟᱜ ᱥᱟᱱᱛᱟᱞᱤ ᱯᱷᱤᱞᱢ ᱤᱱᱰᱟᱥᱴᱨᱤ ᱵᱟᱹᱭ ᱵᱟᱹᱭᱛᱮ ᱞᱟᱦᱟ ᱤᱫᱤᱜ ᱠᱟᱱ ᱛᱟᱵᱚᱱᱟ ᱥᱟᱹᱨᱤᱜᱮ ᱟᱵᱚ ᱦᱚᱲ ᱦᱚᱯᱚᱱ ᱵᱚᱱ ᱞᱟᱦᱟ ᱤᱫᱤᱜ ᱠᱟᱱᱟ ᱵᱟᱹᱭ ᱵᱟᱹᱭᱛᱮ ᱱᱚᱣᱟ ᱫᱚ ᱟᱵᱚ ᱮᱠ ᱫᱩᱥᱨᱮ ᱵᱚᱱ ᱥᱟᱯᱳᱨᱴ ᱡᱚᱝᱟᱜ ᱠᱟᱱᱛᱮ ᱚᱱᱠᱟᱜᱮ ᱡᱮᱢᱚᱱ ᱞᱟᱦᱟ ᱥᱮᱫ ᱵᱚᱱ ᱥᱟᱯᱳᱨᱴ ᱡᱚᱝᱟᱜ ᱟᱨ ᱚᱱᱠᱟ ᱜᱮ ᱟᱨᱦᱚᱸ ᱵᱚᱱ ᱞᱟᱦᱟ ᱫᱟᱲᱮᱭᱟᱜ ᱵᱟᱵᱚᱱ ᱵᱚᱛᱚᱨᱚᱜ ᱢᱟ ᱟᱵᱚ ᱦᱚᱲ ᱟᱞᱚ ᱵᱚᱱ ᱵᱚᱛᱚᱨᱚᱜ ᱢᱟ ᱡᱮᱢᱚᱱ ᱯᱩᱨᱟᱹ ᱟᱵᱚ ᱨᱮ ᱯᱩᱨᱟᱹ ᱠᱚᱱᱯᱷᱤᱰᱮᱱᱥ ᱛᱟᱦᱮᱱ ᱛᱟᱵᱚᱱ ᱠᱤ ᱟᱵᱚ ᱦᱚᱸ ᱡᱟᱦᱟᱱᱟᱜ ᱵᱚᱱ ᱪᱤᱠᱟᱹ ᱫᱟᱲᱮᱭᱟᱜᱼᱟ ᱟᱨ ᱱᱚᱜᱼᱚᱭ ᱵᱚᱱ ᱱᱚᱣᱟ ᱱᱚᱝᱠᱟ ᱛᱮᱵᱚᱱ ᱪᱤᱠᱟᱹ ᱫᱟᱲᱮᱭᱟᱜ ᱠᱟᱱᱟ ᱪᱮᱫᱟᱜ ᱮᱠ ᱫᱩᱥᱨᱮ ᱵᱚᱱ ᱥᱟᱯᱳᱨᱴ ᱡᱚᱱᱟᱜ ᱠᱟᱱᱟ ᱚᱱᱠᱟ ᱜᱮ ᱡᱮᱢᱚᱱ ᱵᱚᱱ ᱥᱟᱯᱳᱨᱴ ᱡᱚᱱᱟᱜ ᱟᱨ ᱵᱚᱱ ᱞᱟᱦᱟ ᱥᱮᱫ ᱵᱚᱱ ᱞᱟᱦᱟ ᱫᱟᱲᱮᱭᱟᱜ ᱴᱷᱤᱠ ᱜᱮ ᱛᱚᱵᱮ ᱜᱟᱛᱮ ᱠᱚ ᱢᱟ ᱱᱚᱣᱟ ᱯᱷᱤᱞᱢ ᱧᱮᱞ ᱞᱟᱹᱜᱤᱫ ᱦᱤᱡᱩᱜ ᱛᱟᱵᱚᱱ ᱯᱮ ᱟᱨ ᱱᱚᱣᱟ ᱧᱮᱞ ᱛᱮ ᱡᱚᱛᱚ ᱦᱚᱲ ᱤᱱᱡᱚᱭ ᱯᱮ ᱠᱩᱥᱤ ᱨᱟᱹᱥᱠᱟᱹᱜ ᱛᱟᱵᱚᱱ ᱯᱮ ᱴᱷᱤᱠ ᱜᱮ ᱢᱟ ᱛᱚᱵᱮ ᱡᱚᱛᱚ ᱠᱚ ᱡᱚᱦᱟᱨ